ᱥᱟᱱᱟᱢ ᱜᱟᱛᱮ ᱠᱚ ᱡᱚᱦᱟᱨ ᱜᱮ ᱛᱟᱵᱚᱱ ᱛᱚ ᱜᱟᱛᱮ ᱠᱚ ᱛᱮᱦᱮᱧ ᱫᱚ ᱱᱟᱦᱟᱜ ᱵᱟᱯᱞᱟ ᱥᱟᱨᱴᱤᱯᱷᱤᱠᱮᱴ ᱢᱮᱱᱫᱚ ᱢᱮᱨᱮᱡᱽ ᱥᱟᱨᱴᱤᱯᱷᱤᱠᱮᱴ ᱞᱟᱹᱜᱤᱫ ᱛᱮ ᱱᱟᱦᱟᱜ ᱱᱚᱣᱟ ᱵᱷᱤᱰᱭᱳ ᱫᱚᱧ ᱟᱹᱜᱩ ᱟᱠᱟᱫ ᱛᱟᱵᱚᱱᱟ ᱚᱱᱟᱜᱤᱧ ᱞᱟᱹᱭ ᱥᱚᱫᱚᱨᱮᱫ ᱛᱟᱵᱚᱱᱟ ᱛᱚᱵᱮ ᱫᱷᱮᱭᱟᱱ ᱛᱮ ᱟᱸᱡᱚᱢ ᱛᱟᱵᱚᱱ ᱯᱮ ᱛᱚ ᱜᱟᱛᱮ ᱠᱚ ᱡᱟᱦᱟᱸᱭ ᱠᱚᱯᱮ ᱵᱟᱯᱞᱟ ᱟᱠᱟᱱ ᱛᱟᱵᱚᱱᱟ ᱥᱮ ᱟᱹᱣᱨᱤ ᱯᱮ ᱵᱟᱯᱞᱟᱜᱼᱟ ᱥᱟᱱᱟᱢ ᱠᱚ ᱞᱟᱹᱜᱤᱫ ᱜᱮ ᱱᱚᱣᱟ ᱠᱷᱚᱵᱚᱨ ᱫᱚ ᱠᱟᱱᱟ ᱱᱤᱛᱚᱜ ᱱᱟᱦᱟᱜ ᱥᱚᱨᱠᱟᱨ ᱱᱟᱣᱟ ᱱᱤᱭᱚᱢᱮ ᱞᱟᱹᱜᱩ ᱟᱠᱟᱫ ᱛᱟᱵᱚᱱᱟ ᱢᱮᱱᱫᱚ ᱨᱮᱥᱚᱱ ᱠᱟᱨᱰ ᱨᱮ ᱡᱟᱦᱟᱸᱭ ᱠᱚ ᱟᱵᱚᱨᱮᱱ ᱡᱟᱦᱟᱸᱭ ᱠᱚᱯᱮ ᱵᱟᱯᱞᱟ ᱟᱠᱟᱱ ᱛᱟᱵᱚᱱᱟ ᱵᱟᱹᱦᱩ ᱠᱚ ᱱᱟᱦᱟᱜ ᱨᱮᱥᱚᱱ ᱠᱟᱨᱰ ᱨᱮᱯᱮ ᱨᱟᱠᱟᱵ ᱠᱚ ᱞᱟᱹᱜᱤᱫᱼᱟ ᱩᱱᱠᱩ ᱫᱚ ᱜᱟᱛᱮ ᱠᱚ ᱴᱟᱴᱠᱟ ᱫᱚ ᱱᱟᱦᱟᱜ ᱵᱟᱝ ᱠᱚ ᱨᱟᱠᱟᱵ ᱠᱟᱱᱟ ᱩᱱᱟᱹᱜ ᱫᱤᱱ ᱫᱚ ᱟᱫᱷᱟᱨ ᱠᱟᱨᱰ ᱥᱩᱢᱩᱝ ᱛᱮᱜᱮ ᱠᱚ ᱨᱟᱠᱟᱵ ᱛᱟᱦᱮᱱᱟ ᱢᱮᱱᱠᱷᱟᱱ ᱱᱤᱛᱚᱜ ᱫᱚ ᱥᱚᱨᱠᱟᱨ ᱟᱨᱚ ᱱᱤᱭᱚᱢᱮ ᱵᱚᱫᱚᱞ ᱟᱠᱟᱫᱼᱟ ᱢᱮᱱᱫᱚ ᱱᱤᱛᱚᱜ ᱫᱚ ᱨᱮᱥᱚᱱ ᱠᱟᱨᱰ ᱨᱮ ᱨᱟᱠᱟᱵ ᱞᱟᱹᱜᱤᱫ ᱛᱮ ᱵᱟᱯᱞᱟ ᱥᱟᱨᱴᱤᱯᱷᱤᱠᱮᱴᱮ ᱠᱷᱚᱡᱚᱜ ᱠᱟᱱᱟ ᱡᱮ ᱥᱟᱹᱨᱤᱜᱮ ᱟᱢ ᱱᱩᱭ ᱥᱟᱞᱟᱜ ᱮᱢ ᱵᱟᱯᱞᱟ ᱟᱠᱟᱱᱟ ᱱᱩᱭ ᱟᱢ ᱵᱟᱹᱦᱩ ᱠᱟᱱᱟᱭ ᱥᱮ ᱵᱟᱝ ᱠᱟᱱᱟᱭ ᱛᱚ ᱜᱟᱛᱮ ᱠᱚ ᱫᱤᱥᱚᱢ ᱫᱩᱱᱤᱭᱟᱹ ᱨᱮ ᱟᱹᱰᱤᱜᱟᱱ ᱱᱚᱝᱠᱟ ᱯᱷᱮᱠ ᱦᱚᱸ ᱪᱟᱞᱟᱜ ᱠᱟᱱᱟ ᱡᱟᱦᱟᱸ ᱫᱚ ᱵᱤᱱ ᱵᱟᱯᱞᱟ ᱛᱮᱦᱚᱸ ᱵᱟᱯᱞᱟ ᱟᱨ ᱮᱴᱟᱜ ᱠᱩᱲᱤ ᱠᱚᱦᱚᱸ ᱱᱤᱡᱮᱨᱟᱜ ᱨᱮᱥᱚᱱ ᱠᱟᱨᱰ ᱠᱚᱨᱮ ᱠᱚ ᱨᱟᱠᱟᱵᱮᱫ ᱠᱚᱣᱟ ᱚᱱᱟᱛᱮ ᱜᱟᱛᱮ ᱠᱚ ᱱᱚᱣᱟ ᱵᱷᱤᱰᱭᱳ ᱫᱚᱧ ᱟᱹᱜᱩ ᱟᱠᱟᱫ ᱛᱟᱵᱚᱱᱟ ᱱᱚᱣᱟ ᱠᱚᱫᱚ ᱴᱟᱴᱠᱟ ᱴᱟᱴᱠᱟ ᱜᱮ ᱥᱚᱨᱠᱟᱨ ᱱᱤᱭᱚᱢ ᱠᱚ ᱵᱚᱫᱚᱞᱟ ᱚᱱᱟ ᱠᱚ ᱟᱵᱚ ᱟᱹᱰᱤ ᱵᱟᱲᱟᱭ ᱡᱟᱹᱨᱩᱨᱤ ᱠᱟᱱᱟ ᱚᱱᱟᱛᱤᱧ ᱢᱮᱱᱮᱫᱼᱟ ᱜᱟᱛᱮ ᱠᱚ ᱫᱷᱮᱭᱟᱱ ᱛᱮ ᱟᱸᱡᱚᱢ ᱛᱟᱵᱚᱱ ᱯᱮ ᱡᱮ ᱡᱟᱦᱟᱸᱭ ᱱᱤᱛ ᱯᱮ ᱵᱟᱯᱞᱟᱜ ᱠᱟᱱ ᱛᱟᱵᱚᱱᱟ ᱥᱮᱯᱮ ᱵᱟᱯᱞᱟ ᱠᱟᱱᱟ ᱟᱨ ᱡᱟᱦᱟᱸᱭ ᱠᱚᱯᱮ ᱵᱟᱯᱞᱟ ᱠᱟᱱ ᱛᱟᱵᱚᱱᱟ ᱨᱮᱥᱚᱱ ᱠᱟᱨᱰ ᱨᱮ ᱟᱹᱣᱨᱤ ᱯᱮ ᱨᱟᱠᱟᱵ ᱠᱚᱛᱟ ᱵᱚᱱᱟ ᱵᱟᱹᱦᱩ ᱠᱚ ᱛᱚ ᱜᱟᱛᱮ ᱠᱚ ᱚᱱᱟ ᱞᱟᱦᱟᱨᱮ ᱩᱱᱠᱩᱣᱟᱜ ᱢᱮᱨᱮᱡᱽ ᱥᱟᱨᱴᱤᱯᱷᱤᱠᱮᱴ ᱢᱮᱱᱫᱚ ᱵᱟᱯᱞᱟ ᱯᱨᱚᱢᱟᱱ ᱯᱚᱛᱨᱚ ᱵᱮᱱᱟᱣ ᱛᱟᱵᱚᱱ ᱯᱮ ᱤᱱᱟᱹ ᱛᱟᱭᱚᱢ ᱜᱮ ᱨᱮᱥᱚᱱ ᱠᱟᱨᱰ ᱨᱮᱫᱚ ᱨᱟᱠᱟᱵ ᱠᱚ ᱜᱟᱱᱚᱜᱼᱟ ᱟᱨ ᱜᱟᱛᱮ ᱠᱚ ᱵᱟᱯᱞᱟ ᱯᱨᱚᱢᱟᱱ ᱯᱚᱛᱨᱚ ᱫᱚ ᱚᱠᱟᱨᱮ ᱵᱮᱱᱟᱜᱼᱟ ᱢᱮᱱᱫᱚ ᱟᱯᱮ ᱥᱩᱨ ᱨᱮ ᱡᱟᱦᱟᱸ ᱨᱮᱜᱮ ᱥᱤ ᱮᱥ ᱥᱤ ᱥᱮᱱᱴᱟᱨ ᱛᱟᱦᱮᱱᱟ ᱟᱨᱠᱤ ᱵᱟᱝ ᱡᱟᱦᱟᱸ ᱨᱮᱜᱮ ᱯᱨᱚᱜᱽᱜᱟ ᱠᱮᱱᱫᱨᱚ ᱛᱟᱦᱮᱱᱟ ᱚᱸᱰᱮ ᱜᱮ ᱪᱟᱞᱟᱜ ᱛᱟᱵᱚᱱ ᱯᱮ ᱢᱮᱱ ᱫᱚ ᱡᱟᱦᱟᱸ ᱨᱮ ᱡᱟᱹᱛᱤᱭᱚ ᱟᱵᱟᱥᱤᱭᱚ ᱠᱚᱨᱮᱱᱟᱜ ᱠᱚ ᱠᱟᱹᱢᱤᱭᱟ ᱚᱸᱰᱮ ᱪᱟᱞᱟᱜ ᱛᱟᱵᱚᱱ ᱯᱮ ᱟᱨ ᱩᱱᱠᱩ ᱠᱩᱞᱤ ᱠᱚ ᱛᱟᱵᱚᱱ ᱯᱮ ᱪᱮᱫ ᱪᱮᱫ ᱠᱟᱜᱚᱡᱽ ᱠᱚ ᱞᱟᱜᱟᱜᱼᱟ ᱥᱚᱴᱷᱤᱠ ᱠᱚ ᱞᱟᱹᱭ ᱟᱯᱮᱭᱟ ᱟᱨ ᱚᱸᱰᱮ ᱜᱮ ᱮᱯᱞᱟᱭ ᱛᱟᱵᱚᱱ ᱯᱮ ᱟᱨ ᱮᱯᱞᱟᱭ ᱞᱮᱠᱷᱟᱱ ᱜᱮᱯᱮ ᱠᱤᱪᱷᱩ ᱫᱤᱱ ᱯᱚᱨᱮ ᱠᱷᱟᱱ ᱜᱮ ᱵᱮᱱᱟᱣ ᱠᱟᱛᱮᱫ ᱦᱤᱡᱩᱜᱼᱟ ᱟᱨ ᱤᱱᱟᱹ ᱯᱚᱨᱮ ᱥᱟᱱᱟᱢ ᱞᱮᱠᱟᱱᱟᱜ ᱵᱟᱹᱦᱩ ᱠᱩᱲᱤᱭᱟᱜ ᱠᱟᱹᱢᱤ ᱠᱚ ᱛᱟᱵᱚᱱ ᱚᱯᱷᱤᱥᱤᱭᱟᱞ ᱠᱟᱹᱢᱤ ᱠᱚᱯᱮ ᱠᱟᱹᱢᱤ ᱫᱟᱲᱮᱭᱟᱜ ᱛᱟᱵᱚᱱᱟ